ᱞᱟᱦᱟᱛᱮ ᱥᱟᱱᱟᱢ ᱠᱚ ᱥᱟᱹᱜᱩᱱ ᱡᱚᱦᱟᱨ ᱛᱮᱦᱮᱧ ᱫᱚ ᱦᱩᱭᱩᱜ ᱠᱟᱱᱟ ᱜᱩᱨᱩᱵᱟᱨ ᱢᱟᱱᱮ ᱠᱩᱲᱤᱭᱟ ᱛᱟᱹᱨᱤᱠᱷ ᱟᱨ ᱟᱹᱰᱤ ᱢᱩᱥᱠᱤᱞ ᱵᱩᱡᱷᱟᱹᱜ ᱠᱟᱱᱟ ᱛᱮᱦᱮᱧ ᱫᱚ ᱪᱮᱫᱟᱜ ᱥᱮ ᱦᱚᱞᱟ ᱛᱤᱱᱴᱟ ᱠᱷᱚᱱ ᱞᱟᱭᱤᱱ ᱵᱟᱹᱪᱩᱜ ᱟᱱᱟ ᱚᱲᱟᱜ ᱨᱮ ᱛᱚ ᱟᱹᱭᱩᱵ ᱦᱚᱸ ᱵᱮᱥᱛᱮ ᱡᱟᱹᱯᱤᱫ ᱵᱟᱭ ᱦᱩᱭ ᱠᱟᱱᱟ ᱪᱷᱟᱫᱽ ᱪᱮᱛᱟᱱ ᱨᱮ ᱟᱹᱞᱤᱧ ᱫᱚᱞᱤᱧ ᱡᱟᱹᱯᱤᱫ ᱜᱤᱛᱤᱡ ᱞᱮᱱ ᱛᱟᱦᱮᱸᱫ ᱛᱚ ᱠᱷᱩᱵ ᱡᱳᱨ ᱜᱮ ᱩᱫᱽᱜᱟᱹᱨ ᱜᱮ ᱵᱩᱡᱷᱟᱹᱣᱮᱱᱟ ᱫᱟᱜ ᱢᱟᱭ ᱫᱟᱜ ᱞᱟᱜᱮ ᱪᱮᱫ ᱤᱯᱷᱮᱠᱴ ᱵᱟᱭ ᱯᱟᱲᱟᱣ ᱞᱮᱱᱟ ᱜᱚᱨᱚᱢ ᱪᱮᱛᱟᱱ ᱨᱮ ᱦᱚᱞᱟ ᱨᱮᱱᱟᱜ ᱫᱚ ᱟᱨ ᱱᱚᱛᱮ ᱛᱮ ᱩᱱᱠᱩ ᱵᱷᱚᱬᱤ ᱛᱮᱠᱚ ᱜᱚᱡ ᱟᱠᱟᱱᱟ ᱵᱤᱴᱤ ᱛᱮᱠᱚ ᱥᱚ ᱱᱤᱛᱚᱜ ᱦᱚᱸ ᱩᱫᱽᱜᱟᱹᱨ ᱵᱩᱡᱷᱟᱹᱜ ᱠᱟᱱ ᱜᱮᱭᱟ ᱛᱚ ᱫᱟᱜ ᱨᱮᱱᱟᱜ ᱟᱹᱰᱤ ᱡᱳᱨ ᱥᱚᱢᱚᱥᱥᱟ ᱫᱟᱜ ᱥᱚᱢᱚᱥᱥᱟ ᱫᱚ ᱵᱟᱹᱪᱩᱜ ᱟᱱᱟ ᱟᱨ ᱴᱤᱭᱩᱵᱮᱞ ᱴᱤᱭᱩᱵᱮᱞ ᱢᱮᱱᱟᱜᱼᱟ ᱚᱥᱩᱵᱤᱫᱷᱟ ᱫᱚ ᱵᱟᱝᱟ ᱢᱚᱴᱚᱨ ᱛᱮ ᱫᱟᱜ ᱵᱟᱭ ᱨᱟᱠᱟᱵ ᱨᱮᱦᱚᱸ ᱨᱩᱢ ᱠᱚᱨᱮ ᱱᱤᱛᱚᱜ ᱫᱟᱜ ᱠᱚ ᱥᱟᱢᱵᱟᱣ ᱵᱟᱲᱟ ᱦᱩᱭᱩᱜᱼᱟ ᱟᱨ ᱱᱚᱛᱮ ᱨᱮ ᱵᱤᱴᱤ ᱛᱟᱹᱠᱤᱱ ᱦᱚᱸ ᱨᱮᱸᱜᱮᱡ ᱵᱟᱹᱠᱤᱱ ᱥᱟᱢᱵᱲᱟᱣ ᱫᱟᱲᱮᱭᱟᱜᱼᱟ ᱠᱤᱱ ᱪᱮᱫ ᱠᱤᱱ ᱡᱚᱢᱮᱜᱼᱟ ᱠᱚᱱ ᱠᱷᱟᱣ ᱪᱚᱢᱟ ᱠᱷᱤᱨᱟ ᱵᱤᱥᱠᱩᱴ ᱦᱚᱸ ᱟᱫᱮᱞᱟ ᱵᱚ ᱪᱮᱫ ᱠᱚ ᱪᱤᱠᱟᱹᱭᱮᱜᱼᱟ ᱧᱮᱞ ᱠᱚᱣᱟ ᱵᱚ ᱵᱟᱦᱨᱮ ᱥᱮᱫ ᱨᱮ ᱠᱤᱪᱮᱱ ᱥᱮᱫ ᱠᱚ ᱪᱟᱞᱟᱜᱼᱟ ᱦᱟᱭ ᱜᱩᱰ ᱢᱚᱨᱱᱤᱝ ᱩᱫᱽᱜᱟᱹᱨ ᱛᱮ ᱵᱮᱥ ᱵᱟᱭ ᱵᱩᱡᱷᱟᱹᱜ ᱛᱮ ᱨᱟᱹᱜᱤ ᱜᱮ ᱠᱚᱭᱚᱜ ᱵᱟᱲᱟᱭ ᱚᱸᱰᱮ ᱪᱟ ᱵᱮᱱᱟᱜ ᱠᱟᱱᱟ ᱱᱚᱛᱮ ᱨᱮ ᱠᱷᱤᱨᱚ ᱚ ᱱᱤᱛᱚᱜ ᱪᱟᱞᱟᱜ ᱦᱩᱭᱩᱜᱼᱟ ᱴᱤᱭᱩᱵᱽᱣᱮᱞ ᱥᱮᱫ ᱱᱤᱛᱚᱜ ᱱᱚᱣᱟ ᱵᱚᱠᱮᱴ ᱛᱮ ᱫᱟᱜ ᱥᱟᱢᱵᱟᱣ ᱦᱩᱭᱩᱜ ᱛᱮ ᱵᱟᱛᱷᱨᱩᱢ ᱨᱮ ᱫᱚᱦᱚ ᱦᱩᱭᱩᱜᱼᱟ ᱱᱤᱛᱚᱜ ᱫᱚ ᱵᱨᱚᱥ ᱦᱩᱭᱩᱜᱼᱟ ᱱᱚᱛᱮ ᱨᱮ ᱱᱩᱠᱤᱱ ᱠᱤᱱ ᱵᱨᱚᱥᱚᱜ ᱠᱟᱱᱟ ᱢᱮᱰᱟᱢ ᱡᱤ ᱛᱤᱠᱤᱱ ᱧᱮᱞ ᱞᱟᱹᱜᱤᱫ ᱟᱯᱮ ᱛᱮᱦᱮᱧ ᱚᱵᱚᱥᱛᱟ ᱪᱮᱫ ᱞᱮᱠᱟ ᱞᱟᱭᱤᱱ ᱵᱟᱹᱪᱩᱜ ᱟᱱ ᱠᱷᱟᱹᱛᱤᱨ ᱚᱣᱟᱥ ᱢᱮᱥᱤᱱ ᱨᱮ ᱫᱟᱜ ᱵᱟᱝ ᱦᱤᱡᱩᱜ ᱠᱟᱱ ᱠᱷᱟᱹᱛᱤᱨ ᱛᱚ ᱵᱟᱦᱨᱮ ᱵᱚᱨᱛᱚᱱ ᱠᱚ ᱥᱟᱯᱷᱟ ᱦᱩᱭᱩᱜ ᱠᱟᱱᱟ ᱵᱷᱩᱰᱤ ᱜᱚᱫ ᱯᱨᱳᱜᱨᱟᱢ ᱪᱟᱹᱞᱩ ᱟᱠᱟᱱᱟ ᱟᱨ ᱤᱫᱤ ᱛᱚᱨᱟᱭ ᱞᱟᱹᱜᱤᱫ ᱠᱚ ᱛᱮᱦᱮᱧ ᱵᱤᱴᱤ ᱛᱟᱠᱚ ᱚᱱᱟᱛᱮ ᱵᱷᱩᱰᱤ ᱠᱚ ᱜᱚᱫᱮᱜᱼᱟ ᱟᱲᱟᱜ ᱫᱚ ᱵᱟᱢ ᱤᱫᱤᱭᱟ ᱟᱲᱟᱜ ᱤᱫᱤᱭᱟ ᱱᱤᱛᱚᱜ ᱦᱚᱨ ᱜᱮ ᱪᱮᱫ ᱞᱮᱠᱟ ᱥᱤᱛᱩᱝ ᱠᱟᱱᱟ ᱛᱤᱱᱟᱹᱜ ᱦᱩᱭ ᱠᱟᱱᱟ ᱴᱟᱭᱤᱢ ᱟᱴᱴᱟ ᱦᱚᱨ ᱟᱴᱴᱟ ᱨᱮᱜᱮ ᱱᱩᱱᱟᱹᱜ ᱥᱤᱛᱩᱝ

ᱱᱤᱛᱚᱜ ᱞᱚᱞᱚ ᱵᱟᱵᱩᱭ ᱦᱮᱡ ᱟᱠᱟᱱᱟ ᱫᱟᱜ ᱛᱟᱠᱚ ᱪᱟᱵᱟ ᱟᱠᱟᱱ ᱛᱟᱞᱮ ᱟᱞᱮ ᱚᱲᱟᱜ ᱦᱮᱡ ᱟᱠᱟᱱᱟ ᱫᱟᱜ ᱤᱫᱤ ᱧᱮᱞ ᱟᱠᱟᱱ ᱯᱮ ᱫᱩᱲᱩᱵ ᱟᱠᱟᱱᱟ ᱫᱟᱭᱟ ᱜᱮ ᱟᱨ ᱵᱚᱴᱚᱞ ᱛᱟᱹᱧ ᱫᱮᱠᱷᱟᱣ ᱯᱮ ᱛᱤᱱᱟᱹᱜ ᱟᱫᱚ ᱤᱫᱤ ᱯᱚᱴᱟᱭ ᱢᱟᱲᱟᱝ ᱟᱞᱮᱭᱟᱜ ᱴᱮᱵᱮᱞ ᱞᱮ ᱵᱚᱰᱮ ᱫᱟᱜ ᱚᱰᱚᱠ ᱡᱚᱠᱷᱟ ᱡᱟᱦᱟᱸ ᱫᱟᱜ ᱞᱮ ᱟᱹᱜᱩ ᱠᱟᱜ ᱚᱱᱟᱭ ᱤᱫᱤ ᱯᱚᱴᱟᱭᱮᱫᱼᱟ ᱱᱩᱭ ᱫᱚ ᱦᱮᱸ

ᱯᱷᱩᱞᱟᱹ ᱵᱟᱠᱷᱨᱟ ᱛᱚ ᱚᱱᱠᱟ ᱜᱮᱞᱤᱧ ᱨᱩᱴᱷᱟᱹ ᱦᱮᱡ ᱮᱱᱟ ᱱᱤᱛᱚᱜ ᱯᱚᱠᱷᱟᱲ ᱵᱟᱠᱷᱨᱟ ᱵᱮᱱᱟᱣ ᱵᱷᱚᱱᱰᱤ ᱵᱷᱟᱡᱟ ᱚᱸᱰᱮ ᱵᱷᱟᱡᱟ ᱵᱟᱠᱷᱨᱟ ᱵᱷᱚᱱᱰᱤ ᱜᱮᱫᱚᱜ ᱠᱟᱱᱟ ᱟᱨ ᱱᱚᱛᱮ ᱠᱚ ᱤᱫᱤ ᱞᱟᱹᱜᱤᱫ ᱠᱚ ᱱᱚᱣᱟ ᱫᱚ ᱠᱟᱹᱬᱫᱤ ᱟᱲᱟᱜ ᱦᱚᱛᱚᱫ ᱟᱲᱟᱜ ᱫᱷᱩᱱᱤᱭᱟᱹ ᱥᱟᱠᱟᱢ ᱯᱩᱨᱟᱹᱭ ᱟᱲᱟᱜ ᱟᱨ ᱱᱚᱛᱮ ᱨᱮ ᱨᱩᱴᱤ ᱵᱮᱱᱟᱜ ᱠᱟᱱᱟ ᱟᱭᱳ ᱵᱟᱠᱷᱨᱟ ᱟᱨ ᱱᱩᱱᱩ ᱛᱟᱨᱮ ᱯᱚᱪᱷᱟᱭᱮᱜᱼᱟᱭ ᱛᱟᱨᱮ ᱯᱟᱨᱠᱚᱢ ᱱᱚᱣᱟ ᱫᱚ ᱵᱟᱭ ᱟᱨ ᱢᱤᱫᱴᱤᱡ ᱯᱟᱨᱠᱚᱢ ᱠᱟᱱᱟ ᱤᱧ ᱱᱤᱯᱟ ᱠᱚᱢᱯᱞᱤᱴ ᱜᱚᱫ ᱠᱮᱜᱼᱟ ᱠᱤᱱ ᱯᱟᱨᱠᱚᱢ ᱵᱮᱱᱟᱣ ᱠᱚᱱᱴᱤᱱᱤᱭᱩ ᱪᱟᱹᱞᱩ ᱟᱠᱟᱱ ᱜᱮᱭᱟ ᱟᱹᱣᱨᱤ ᱠᱚᱢᱯᱞᱤᱴᱚᱜᱼᱟ ᱱᱤᱛᱚᱜ ᱫᱷᱟᱹᱵᱤᱡ ᱛᱮ ᱵᱨᱮᱠᱯᱷᱟᱥᱴ ᱵᱨᱮᱠ ᱛᱟᱦᱮᱸ ᱞᱮᱱᱟ ᱚᱱᱟ ᱯᱚᱨᱮ

ᱨᱮᱥᱴᱨᱤᱠᱥᱚᱱ ᱠᱚ ᱛᱤᱱᱟᱹᱜ ᱠᱚ ᱢᱟᱱᱟᱣᱮᱫᱼᱟ ᱦᱚᱲ ᱠᱚ ᱛᱤᱱᱟᱹᱜ ᱠᱚ ᱥᱚᱪᱮᱛᱚᱱᱚᱜᱼᱟ ᱟᱨ ᱱᱩᱠᱩ ᱟᱞᱮ ᱨᱮᱱ ᱦᱚᱲ ᱢᱟ ᱧᱮᱞᱚᱜ ᱠᱟᱱᱟ ᱛᱤᱱᱟᱹᱜ ᱠᱚ ᱥᱚᱪᱮᱛᱚᱱᱚᱜᱼᱟ ᱚᱱᱟ ᱠᱷᱟᱹᱛᱤᱨ ᱨᱮᱦᱚᱸ ᱠᱚ ᱦᱮᱡ ᱟᱠᱟᱱ ᱜᱮᱭᱟ ᱱᱚᱣᱟ ᱠᱟᱹᱢᱤ ᱜᱮ ᱛᱟᱦᱮᱸ ᱞᱮᱱᱟ ᱚᱱᱟ ᱠᱷᱟᱹᱛᱤᱨ ᱠᱚ ᱦᱮᱡ ᱞᱮᱱ ᱛᱟᱦᱮᱸᱫ ᱟᱹᱰᱤ ᱠᱚᱢ ᱦᱚᱲ

ᱟᱹᱰᱤ ᱫᱩᱠ ᱨᱮᱱᱟᱜ ᱠᱟᱛᱷᱟ ᱵᱟᱨᱚᱴᱟ ᱯᱚᱨᱮ ᱠᱷᱚᱱ ᱢᱳᱵᱟᱭᱤᱞ ᱥᱩᱭᱤᱪ ᱚᱯᱷ ᱮᱱᱟ ᱟᱨ ᱞᱟᱭᱤᱱ ᱦᱚᱞᱟ ᱛᱤᱱᱴᱟ ᱠᱷᱚᱱ ᱵᱟᱭ ᱛᱟᱦᱮᱸ ᱞᱮᱱᱟ ᱦᱮᱡ ᱧᱚᱜ ᱞᱮᱱ ᱛᱟᱦᱮᱸᱫ ᱤᱱᱟᱹ ᱠᱩᱲᱤ ᱢᱤᱱᱤᱴ ᱜᱟᱱ ᱛᱟᱦᱮᱸ ᱞᱮᱱᱟ ᱟᱨᱦᱚᱸ ᱱᱤᱛᱚᱜ ᱪᱟᱞᱟᱣ ᱨᱩᱣᱟᱹᱲ ᱠᱟᱱᱟ ᱛᱚ ᱡᱟᱦᱟᱸ ᱜᱮ ᱪᱟᱨᱡᱽ ᱠᱟᱱᱟ ᱛᱷᱟᱨᱴᱤ ᱯᱟᱨᱥᱮᱱᱴ ᱜᱟᱱ ᱯᱷᱮᱨ ᱞᱤᱧ ᱥᱴᱟᱨᱴ ᱠᱟᱜᱼᱟ ᱦᱟᱸᱜ

ᱵᱟᱵᱟ ᱯᱩᱨᱟᱹ ᱠᱷᱟᱹᱞᱤ ᱜᱮᱭᱟ ᱜᱚᱴᱟ ᱯᱟᱥᱴᱟ ᱵᱟᱵᱩ ᱵᱟᱵᱟ ᱵᱟᱵᱩ ᱵᱟᱵᱟ ᱱᱤᱛᱚᱜ ᱴᱟᱭᱤᱢ ᱦᱩᱭᱩᱜ ᱠᱟᱱᱟ ᱮᱜᱟᱨᱚᱴᱟ ᱯᱚᱱᱫᱨᱚ ᱛᱚ ᱱᱤᱛᱚᱜ ᱵᱷᱤᱰᱤᱭᱳ ᱞᱤᱧ ᱮᱰᱤᱴᱮᱫ ᱛᱟᱦᱮᱱ ᱡᱳᱨ ᱜᱮ ᱡᱟᱹᱯᱤᱫ ᱥᱟᱱᱟᱭᱮᱫ ᱞᱤᱧᱟ ᱪᱮᱫᱟᱜ ᱥᱮ ᱦᱚᱞᱟ ᱧᱤᱫᱟᱹ ᱪᱟᱞᱟᱣᱮᱱ ᱧᱤᱫᱟᱹ ᱵᱟᱹᱞᱤ ᱵᱮᱥᱴᱷᱤᱠ ᱵᱟᱹᱞᱤᱧ ᱧᱟᱢ ᱵᱮᱨᱮᱫ ᱠᱟᱜᱼᱟ ᱛᱚ ᱴᱷᱤᱠ ᱜᱮᱭᱟ ᱟᱨ ᱪᱮᱫ ᱦᱚᱸ ᱵᱟᱝ ᱱᱤᱱᱟᱹᱜ ᱨᱮᱜᱮ ᱱᱚᱣᱟ ᱵᱷᱤᱰᱤᱭᱳ ᱛᱮᱦᱮᱧᱟᱜ ᱫᱚᱧ ᱢᱩᱪᱟᱹᱫᱮᱫ ᱛᱟᱵᱚᱱᱟ ᱟᱨ ᱚᱠᱚᱭ ᱠᱚᱯᱮ ᱠᱩᱥᱤᱭᱟᱜ ᱠᱟᱱ ᱛᱟᱵᱚᱱ ᱠᱷᱟᱱ ᱞᱟᱭᱤᱠ ᱯᱮ ᱥᱮᱭᱟᱨ ᱯᱮ ᱠᱚᱢᱮᱱᱴᱥ ᱯᱮ ᱟᱨ ᱟᱹᱞᱤᱧᱟᱜ ᱪᱮᱱᱮᱞ ᱯᱮ ᱱᱟᱣᱟᱭ ᱠᱷᱟᱱ ᱥᱟᱵᱥᱠᱨᱟᱭᱤᱵᱽ ᱛᱚᱨᱟ ᱠᱟᱜ ᱯᱮ ᱢᱟ ᱛᱚᱵᱮ ᱜᱩᱰ ᱱᱟᱭᱤᱴ ᱵᱟᱭ